ᱥᱟᱱᱛᱟᱲ ᱠᱚᱞᱚᱱᱤ ᱨᱮ ᱯᱚᱨᱡᱟᱛ ᱠᱚᱣᱟᱜ ᱫᱟᱫᱟᱜᱤᱨᱤ ᱥᱟᱱᱛᱟᱲ ᱠᱚᱞᱚᱱᱤ ᱨᱮᱭᱟᱜ ᱥᱤᱨᱟᱢᱯᱩᱨ ᱨᱮ ᱯᱚᱨᱡᱟᱛ ᱠᱚᱣᱟᱜ ᱫᱚᱯᱫᱚᱯᱚᱱᱤ ᱥᱤᱨᱟᱢᱯᱩᱨ ᱵᱷᱤᱥᱤᱰᱤᱥᱤ ᱨᱮᱱ ᱪᱮᱭᱟᱨᱢᱮᱱ ᱦᱚᱨᱮ ᱠᱨᱤᱥᱱᱟ ᱫᱮᱵᱱᱟᱛᱷ ᱟᱨ ᱵᱷᱤᱥᱤᱰᱤᱥᱤ ᱨᱮᱱ ᱢᱮᱢᱵᱟᱨ ᱫᱷᱚᱱᱤᱨᱟᱢ ᱨᱚᱭ ᱠᱟᱞᱤᱭᱟ ᱪᱮᱛᱟᱱ ᱨᱮ ᱵᱚᱛᱚᱨᱟᱱᱟᱜ ᱟᱵᱤᱡᱩᱜ ᱥᱟᱱᱛᱟᱲ ᱠᱚᱞᱚᱱᱤ ᱨᱮᱭᱟᱜ ᱥᱟᱢᱟᱜᱩᱲᱤ ᱢᱚᱨᱱᱤᱝ ᱥᱴᱟᱨ ᱠᱞᱟᱵ ᱨᱮᱭᱟᱜ ᱵᱚᱞ ᱠᱷᱮᱞᱳᱰ ᱴᱟᱺᱰᱤ ᱨᱮᱭᱟᱜ ᱦᱟᱥᱟ ᱪᱮᱛᱟᱱ ᱨᱮ ᱡᱚᱭᱜᱩᱨᱩ ᱢᱚᱱᱫᱤᱨ ᱪᱟᱞᱟᱜ ᱵᱟᱠᱷᱨᱟ ᱰᱟᱦᱟᱨ ᱥᱟᱢᱟᱜᱩᱲᱤ ᱢᱚᱨᱱᱤᱝ ᱥᱴᱟᱨ ᱨᱮᱱ ᱠᱚᱲᱟ ᱠᱚ ᱵᱤᱱᱟᱹ ᱠᱩᱞᱤ ᱵᱩᱡᱷᱟᱹᱣ ᱛᱮᱠᱚ ᱵᱮᱱᱟᱣᱮᱫ ᱠᱟᱱᱟ ᱟᱨ ᱴᱨᱮᱠᱴᱚᱨ ᱛᱮᱦᱚᱸ ᱠᱷᱮᱞᱳᱰ ᱴᱟᱺᱰᱤ ᱠᱚ ᱜᱷᱟᱰᱞᱟᱜ ᱮᱫ ᱛᱟᱠᱚᱣᱟ ᱢᱮᱱᱛᱮ ᱠᱚ ᱞᱟᱹᱭᱮᱫ ᱠᱟᱱᱟ ᱫᱚᱥᱟᱨ ᱠᱟᱭᱛᱮ ᱥᱤᱨᱟᱢᱯᱩᱨ ᱵᱟᱡᱟᱨ ᱨᱮ ᱨᱮᱸᱜᱮᱡ ᱱᱟᱪᱟᱨ ᱥᱟᱱᱛᱟᱞ ᱜᱚᱜᱚ ᱠᱚ ᱩᱛᱩ ᱡᱤᱱᱤᱥ ᱫᱚᱠᱟᱱ ᱠᱚ ᱟᱹᱜᱩᱭᱮᱫ ᱠᱟᱱ ᱨᱮ ᱫᱷᱚᱱᱤᱨᱟᱢ ᱨᱚᱭ ᱠᱟᱞᱮᱭᱟ ᱧᱩᱛᱩᱢᱟᱱ ᱯᱚᱨᱡᱟᱛ ᱫᱚ ᱫᱟᱫᱟᱜᱤᱨᱤ ᱠᱟᱛᱮ ᱯᱚᱭᱥᱟ ᱠᱟᱞᱮᱠᱥᱚᱱ ᱫᱟ ᱢᱮᱱᱛᱮ ᱠᱚ ᱞᱟᱹᱭ ᱥᱚᱫᱚᱨᱮᱫ ᱠᱟᱱᱟ ᱚᱱᱟ ᱰᱟᱦᱟᱨ ᱠᱟᱹᱢᱤ ᱪᱟᱞᱟᱜ ᱚᱠᱛᱮ ᱨᱮ ᱦᱟᱹᱛᱤ ᱫᱚᱲᱟ ᱴᱤᱴᱤ ᱥᱤᱥᱤ ᱨᱮᱱ ᱵᱷᱟᱭᱤᱥ ᱪᱮᱭᱟᱨᱢᱮᱱ ᱤᱥᱚᱦᱟᱠ ᱤᱥᱞᱟᱨᱤ ᱫᱚ ᱚᱱᱟ ᱰᱟᱦᱟᱨ ᱠᱟᱹᱢᱤ ᱵᱚᱱᱫᱚ ᱠᱮᱫ ᱨᱮ ᱤᱥᱚᱦᱟᱠ ᱤᱥᱞᱟᱨᱤ ᱪᱮᱛᱟᱱ ᱨᱮ ᱮᱠᱥᱚᱱ ᱠᱚ ᱦᱟᱛᱟᱣᱟ ᱢᱮᱱᱛᱮ ᱠᱚ ᱞᱟᱹᱭᱮᱫ ᱠᱟᱱᱟ ᱢᱮᱱᱠᱷᱟᱱ ᱱᱤᱛᱚᱜ ᱠᱩᱠᱞᱤ ᱨᱟᱠᱟᱵᱚᱜ ᱠᱟᱱᱟ ᱩᱱᱠᱩ ᱥᱤᱨᱟᱢᱯᱩᱨ ᱨᱮ ᱪᱩᱯᱩᱫ ᱥᱩᱢᱩᱝ ᱯᱚᱨᱡᱟᱛ ᱠᱚ ᱪᱮᱛᱟᱱ ᱨᱮ ᱚᱠᱚᱭᱟᱜ ᱟᱥᱤᱨᱵᱟᱫ ᱢᱮᱱᱟᱜ ᱠᱷᱟᱹᱛᱤᱨ ᱛᱮ ᱥᱟᱢᱟᱜᱩᱲᱤ ᱵᱚᱞ ᱠᱷᱮᱞᱳᱰ ᱴᱟᱺᱰᱤ ᱨᱮ ᱠᱞᱟᱵ ᱨᱮᱭᱟᱜ ᱵᱤᱱᱟᱹ ᱯᱟᱨᱢᱤᱥᱚᱱ ᱦᱟᱛᱟᱣ ᱛᱮ ᱰᱟᱦᱟᱨ ᱠᱚ ᱵᱮᱱᱟᱣᱮᱫ ᱠᱟᱱᱟ ᱚᱸᱰᱮᱧ ᱞᱟᱹᱭᱟ ᱛᱮᱦᱮᱧ ᱱᱚᱰᱮ ᱥᱟᱢᱟᱜᱩᱲᱤ ᱢᱚᱨᱱᱤᱝ ᱥᱴᱟᱨ ᱯᱷᱤᱞᱰ ᱨᱮᱱ ᱟᱞᱮ ᱫᱚ ᱥᱚᱫᱚᱥᱥᱚ ᱠᱟᱱᱟᱞᱮ ᱤᱧ ᱫᱚ ᱢᱚᱨᱱᱤᱝ ᱥᱴᱟᱨ ᱠᱞᱟᱵ ᱨᱮᱱ ᱯᱨᱮᱥᱤᱰᱮᱱᱴ ᱛᱚᱵᱮ ᱛᱤᱦᱤᱧ ᱫᱚ ᱱᱚᱣᱟ ᱟᱞᱮ ᱞᱮ ᱧᱮᱞᱮᱫ ᱠᱟᱱ ᱡᱮ ᱱᱚᱣᱟ ᱟᱞᱮ ᱥᱟᱢᱟᱜᱩᱲᱤ ᱢᱚᱨᱱᱤᱝ ᱥᱴᱟᱨ ᱯᱷᱤᱞ ᱱᱚᱣᱟ ᱫᱚ ᱥᱟᱱᱛᱟᱞ ᱠᱚᱞᱚᱱᱤ ᱨᱮᱭᱟᱜ ᱠᱟᱱᱟ ᱟᱨ ᱥᱟᱱᱛᱟᱞ ᱠᱚᱞᱚᱱᱤ ᱢᱚᱡᱟ ᱨᱮᱱᱟᱜ ᱚᱠᱟᱴᱟᱜ ᱫᱚ ᱛᱤᱦᱤᱧ ᱟᱞᱮ ᱢᱚᱨᱱᱤᱝ ᱥᱴᱟᱨ ᱨᱮᱱᱟᱜ ᱯᱷᱤᱞ ᱢᱮᱱᱟᱜ ᱚᱱᱟ ᱯᱷᱤᱞ ᱨᱮ ᱱᱚᱝᱠᱟᱱᱟᱜ ᱵᱮᱵᱚᱥᱛᱟ ᱠᱚ ᱦᱟᱛᱟᱣᱮᱫ ᱠᱟᱱᱟ ᱮᱱᱛᱮ ᱨᱟᱡᱽᱵᱚᱝᱥᱤ ᱟᱨ ᱱᱩᱠᱩ ᱵᱟᱝᱟᱞ ᱵᱮᱝᱜᱚᱞᱤ ᱵᱚᱭᱦᱟ ᱠᱚ ᱵᱚᱞᱮ ᱛᱤᱦᱤᱧ ᱟᱞᱮᱭᱟᱜ ᱯᱷᱤᱞ ᱟᱲᱮᱛᱮ ᱚᱠᱟᱴᱟᱜ ᱰᱟᱦᱟᱨ ᱠᱚ ᱵᱮᱱᱟᱣ ᱠᱮᱫ ᱚᱱᱟ ᱫᱚ ᱟᱞᱮ ᱛᱤᱦᱤᱧ ᱯᱨᱮᱥᱤᱰᱮᱱᱴ ᱥᱮᱠᱨᱮᱴᱟᱨᱤ ᱵᱤᱱᱟᱹ ᱠᱩᱞᱤ ᱵᱩᱡᱷᱟᱹᱣ ᱛᱮ ᱛᱚᱵᱮ ᱛᱮᱦᱮᱧ ᱱᱚᱣᱟ ᱥᱟᱱᱛᱟᱞ ᱠᱚᱞᱚᱱᱤ ᱨᱮᱱᱟᱜ ᱚᱠᱟᱴᱟᱜ ᱯᱷᱤᱞ ᱢᱮᱱᱟᱜ ᱚᱱᱟ ᱯᱷᱤᱞ ᱨᱮᱫᱚ ᱱᱩᱠᱩ ᱫᱚ ᱱᱚᱣᱟ ᱟᱲᱮᱛᱮ ᱚᱠᱟᱴᱟᱜ ᱰᱟᱦᱟᱨ ᱠᱚ ᱵᱮᱱᱟᱣ ᱠᱮᱫ ᱚᱱᱟᱜᱮ ᱟᱞᱮ ᱫᱚ ᱵᱟᱰᱟᱭ ᱡᱚᱝ ᱞᱮ ᱥᱟᱱᱟᱭᱮᱫ ᱞᱮᱭᱟ ᱱᱩᱭ ᱫᱷᱚᱱᱤᱨᱟᱢ ᱨᱟᱭ ᱫᱚ ᱪᱮᱫ ᱩᱫᱽᱫᱮᱥᱥᱚ ᱛᱮ ᱱᱚᱝᱠᱟᱛᱮ ᱟᱞᱮᱭᱟᱜ ᱯᱷᱤᱞ ᱛᱟᱞᱟᱛᱮ ᱵᱮᱱᱟᱣᱮᱫ ᱠᱟᱱᱟ ᱟᱨ ᱱᱩᱭ ᱫᱷᱚᱱᱤᱨᱟᱢ ᱨᱟᱭ ᱫᱚ ᱛᱮᱦᱮᱧ ᱱᱚᱣᱟ ᱥᱨᱤᱨᱟᱢᱯᱩᱨ ᱥᱟᱱᱛᱟᱞ ᱠᱚᱞᱚᱱᱤ ᱨᱮᱱᱟᱜ ᱚᱠᱟᱴᱟᱜ ᱫᱚᱭᱱᱤᱠ ᱫᱤᱱ ᱨᱮᱭᱟᱜ ᱵᱟᱡᱟᱨ ᱦᱩᱭᱩᱜ ᱠᱟᱱ ᱚᱱᱟ ᱵᱟᱡᱟᱨ ᱨᱮᱦᱚᱸ ᱵᱚᱞᱮ ᱱᱚᱝᱠᱟᱭ ᱠᱟᱞᱮᱠᱥᱚᱱᱮᱫ ᱠᱟᱱᱟ ᱵᱚᱞᱮ ᱟᱵᱚᱨᱮᱱ ᱜᱚᱜᱚ ᱡᱚᱱᱟ ᱠᱚ ᱥᱮ ᱢᱤᱫ ᱵᱟᱨ ᱵᱩᱰᱷᱤ ᱦᱟᱲᱟᱢ ᱦᱚᱲ ᱠᱚ ᱠᱤᱨᱤᱧ ᱟᱹᱠᱷᱨᱤᱧ ᱞᱟᱹᱜᱤᱫ ᱩᱛᱩ ᱡᱤᱱᱤᱥ ᱠᱚ ᱟᱹᱜᱩᱭᱮᱫ ᱠᱟᱱᱟ ᱵᱚᱞᱮ ᱡᱟ ᱩᱰᱤᱡ ᱡᱤᱱᱤᱥ ᱠᱚ ᱟᱹᱜᱩᱭᱮᱫ ᱠᱟᱱᱟ ᱟᱨ ᱚᱱᱟᱨᱮ ᱱᱚᱝᱠᱟᱭ ᱠᱟᱞᱮᱠᱥᱚᱱᱮᱫ ᱠᱚᱣᱟ ᱵᱚᱞᱮ ᱡᱟ ᱩᱰᱤᱡ ᱠᱚ ᱟᱹᱜᱩ ᱟᱠᱟᱫ ᱨᱮᱦᱚᱸ ᱵᱚᱞᱮ ᱫᱚᱥ ᱴᱟᱠᱟ ᱠᱟᱞᱮᱠᱥᱚᱱ ᱫᱤᱱᱟᱹᱢ ᱫᱤᱱ ᱛᱚᱵᱮ ᱱᱚᱝᱠᱟᱛᱮ ᱛᱮᱦᱮᱧ ᱟᱵᱚ ᱥᱟᱱᱛᱟᱞ ᱠᱚᱞᱚᱱᱤ ᱨᱮᱱ ᱜᱚᱜᱚ ᱠᱚ ᱵᱚᱞᱮ ᱛᱮᱦᱮᱧ ᱟᱠᱚ ᱠᱚᱨᱮᱱ ᱜᱤᱫᱽᱨᱟᱹ ᱠᱚ ᱥᱠᱩᱞᱚᱜ ᱠᱟᱱᱟ ᱩᱱᱠᱩ ᱜᱤᱫᱽᱨᱟᱹᱣᱟᱜ ᱥᱠᱩᱞ ᱯᱷᱤᱥ ᱮᱢ ᱞᱟᱹᱜᱤᱫ ᱵᱚᱞᱮ ᱱᱚᱣᱟ ᱩᱛᱩ ᱡᱤᱱᱤᱥ ᱠᱚ ᱟᱹᱜᱩᱭᱮᱫ ᱠᱟᱱ ᱟᱨ ᱚᱱᱟ ᱩᱛᱩ ᱡᱤᱱᱤᱥ ᱟᱹᱜᱩᱭᱮᱫ ᱠᱟᱱ ᱚᱠᱛᱮ ᱨᱮ ᱵᱚᱞᱮ ᱫᱚᱠᱟᱱ ᱨᱮᱠᱚ ᱫᱩᱲᱩᱵ ᱠᱚᱜ ᱠᱟᱱᱟ ᱠᱷᱟᱡᱽᱱᱟ ᱫᱚ ᱵᱚᱞᱮ ᱮᱠᱫᱚᱢ ᱫᱚᱥ ᱴᱟᱠᱟ ᱠᱟᱛᱮ ᱜᱮ ᱮᱢᱚᱜ ᱡᱟᱹᱨᱩᱲᱟ ᱛᱮᱦᱮᱧ ᱱᱚᱣᱟ ᱵᱚᱱ ᱧᱮᱞᱮᱫ ᱠᱟᱱᱟ ᱵᱚᱞᱮ ᱛᱮᱦᱮᱧ ᱫᱚ ᱱᱚᱣᱟ ᱥᱟᱱᱛᱟᱲ ᱠᱚᱞᱳᱱᱤ ᱠᱟᱱᱟ ᱛᱚᱵᱮ ᱛᱮᱦᱮᱧ ᱟᱵᱚᱨᱮᱱ ᱥᱟᱱᱛᱟᱲ ᱜᱚᱜᱚ ᱠᱚ ᱨᱮᱥᱯᱮᱠᱴ ᱵᱟᱠᱚ ᱧᱟᱢ ᱮᱫᱟ ᱮᱱᱛᱮᱫ ᱛᱮᱦᱮᱧ ᱱᱚᱰᱮ ᱟᱵᱚᱣᱟᱜ ᱚᱠᱟᱴᱟᱜ ᱫᱚ ᱥᱨᱤᱨᱟᱢ ᱥᱚᱨᱮᱱ ᱨᱮᱱᱟᱜ ᱡᱟᱭᱜᱟ ᱢᱮᱱᱟᱜᱼᱟ ᱚᱱᱟ ᱥᱨᱤᱨᱟᱢ ᱥᱚᱨᱮᱱ ᱨᱮᱱᱟᱜ ᱡᱟᱭᱜᱟ ᱨᱮᱦᱚᱸ ᱵᱚᱞᱮ ᱱᱚᱝᱠᱟᱱᱟᱜ ᱫᱟᱞᱟᱞ ᱠᱚ ᱩᱰᱩᱠ ᱠᱟᱱᱟ ᱫᱷᱚᱱᱤᱨᱟᱢ ᱨᱟᱭ ᱢᱟ ᱢᱤᱫᱴᱮᱱ ᱢᱟ ᱩᱰᱩᱠ ᱠᱟᱱ ᱜᱮᱭᱟ ᱟᱨᱦᱚᱸ ᱱᱚᱝᱠᱟ ᱜᱮ ᱢᱤᱫ ᱵᱟᱨ ᱵᱟᱝᱜᱟᱞᱤ ᱠᱚ ᱢᱮᱱᱟᱜ ᱠᱚᱣᱟ ᱱᱚᱣᱟ ᱨᱮ ᱟᱭᱢᱟ ᱫᱟᱞᱟᱞ ᱠᱚ ᱩᱰᱩᱠ ᱠᱟᱱᱟ ᱟᱨ ᱱᱩᱠᱩ ᱠᱚ ᱫᱟᱞᱟᱞ ᱡᱮᱢᱚᱱ ᱱᱚᱣᱟ ᱫᱟᱞᱟᱞ ᱟᱞᱚ ᱠᱚ ᱩᱰᱩᱠᱚᱜ ᱢᱟ ᱟᱨ ᱵᱟᱠᱷᱟᱡ ᱫᱚ ᱟᱞᱮ ᱫᱚ ᱩᱪᱤᱛ ᱵᱮᱵᱚᱥᱛᱷᱟ ᱞᱮ ᱦᱟᱛᱟᱣᱟ ᱵᱚᱞᱮ ᱟᱞᱮᱭᱟᱜ ᱫᱚ ᱱᱤᱭᱟᱹ ᱜᱮ ᱵᱚᱞᱮ ᱱᱮᱦᱚᱨ ᱡᱚᱝ ᱫᱚ ᱵᱚᱞᱮ ᱛᱮᱦᱮᱧ ᱱᱚᱣᱟ ᱥᱟᱱᱛᱟᱞ ᱠᱚᱞᱚᱱᱤ ᱢᱚᱡᱟ ᱚᱠᱟᱴᱟᱜ ᱫᱚ ᱢᱮᱱᱟᱜ ᱛᱟᱵᱚᱱᱟ ᱛᱚᱵᱮ ᱱᱚᱣᱟ ᱥᱟᱱᱛᱟᱞ ᱠᱚᱞᱚᱱᱤ ᱢᱚᱡᱟ ᱨᱮᱱᱟᱜ ᱚᱠᱟᱴᱟᱜ ᱫᱚ ᱥᱨᱤᱨᱟᱢᱯᱩᱨ ᱵᱟᱡᱟᱨ ᱦᱩᱭᱩᱜ ᱠᱟᱱ ᱚᱱᱟ ᱵᱟᱡᱟᱨ ᱨᱮ ᱵᱚᱞᱮ ᱢᱩᱠᱷᱚᱢᱚᱱᱛᱨᱤ ᱫᱚᱭ ᱢᱟᱱᱟᱣ ᱠᱟᱜᱼᱟ ᱵᱚᱞᱮ ᱚᱠᱟᱴᱟᱜ ᱫᱚ ᱴᱚᱞᱟ ᱯᱟᱲᱟ ᱠᱷᱚᱱ ᱚᱠᱟᱴᱟᱜ ᱩᱛᱩ ᱡᱤᱱᱤᱥ ᱠᱚ ᱟᱹᱜᱩᱭᱮᱫ ᱠᱟᱱᱟ ᱡᱮᱢᱚᱱ ᱩᱱᱠᱩ ᱫᱚ ᱡᱮᱢᱚᱱ ᱠᱷᱟᱡᱽᱱᱟ ᱫᱚ ᱡᱮᱢᱚᱱ ᱟᱞᱚ ᱠᱚ ᱠᱚᱭ ᱦᱚᱪᱚ ᱢᱟ ᱫᱷᱚᱱᱤᱨᱟᱢ ᱨᱟᱭ ᱠᱟᱱ ᱜᱮᱭᱟ ᱩᱱᱤ ᱠᱟᱞᱮᱭᱟ ᱦᱚᱸ ᱫᱷᱚᱱᱤᱨᱟᱢ ᱨᱟᱭ ᱠᱟᱱ ᱜᱮᱭᱟ ᱩᱱᱤᱭᱟᱜ ᱟᱥᱚᱞ ᱧᱩᱛᱩᱢ ᱠᱟᱱᱟ ᱫᱷᱚᱱᱤᱨᱟᱢ ᱨᱟᱭ ᱫᱚ ᱟᱨ ᱮᱭᱥᱮ ᱠᱚ ᱦᱚᱦᱚ ᱵᱟᱲᱟᱭᱟ ᱠᱟᱞᱮᱭᱟ ᱢᱮᱱ ᱠᱟᱛᱮ ᱫᱚ ᱟᱪᱪᱷᱟ ᱱᱚᱣᱟ ᱱᱚᱣᱟ ᱫᱚ ᱟᱹᱰᱤ ᱚᱵᱚᱭᱫᱷᱚ ᱵᱷᱟᱵᱮ ᱠᱚ ᱵᱮᱱᱟᱣ ᱟᱠᱟᱫ ᱛᱮ ᱦᱚᱸ ᱵᱟᱠᱚ ᱠᱩᱞᱤ ᱵᱩᱡᱷᱟᱹᱣ ᱠᱟᱜ ᱞᱮᱭᱟ ᱟᱨ ᱯᱩᱨᱩᱵ ᱯᱚᱪᱷᱤᱢ ᱩᱛᱛᱚᱨ ᱫᱚᱠᱷᱤᱱ ᱚᱠᱟᱴᱟᱜ ᱫᱚ ᱠᱩᱞᱤ ᱵᱩᱡᱷᱟᱹᱣ ᱨᱮᱭᱟᱜ ᱰᱟᱦᱟᱨ ᱵᱮᱱᱟᱣ ᱞᱟᱹᱜᱤᱫ ᱠᱩᱞᱤ ᱵᱩᱡᱷᱟᱹᱣ ᱨᱮᱭᱟᱜ ᱡᱟᱹᱨᱩᱲ ᱢᱮᱱᱟᱜ ᱚᱱᱟ ᱦᱚᱸ ᱵᱤᱱᱟᱹ ᱠᱩᱞᱤ ᱵᱩᱡᱷᱟᱹᱣ ᱠᱟᱛᱮ ᱠᱚ ᱵᱮᱱᱟᱣ ᱠᱟᱫᱟ ᱱᱚᱣᱟ ᱟᱞᱮ ᱠᱞᱟᱵᱽ ᱨᱮᱱ ᱤᱱᱟᱹᱜ ᱫᱤᱱ ᱠᱷᱚᱱ ᱞᱮ ᱠᱟᱹᱢᱤ ᱟᱹᱜᱩᱭᱮᱫ ᱠᱟᱱᱟ ᱥᱮ ᱢᱤᱫ ᱵᱟᱨ ᱢᱩᱨᱩᱵᱤ ᱠᱚ ᱢᱮᱱᱟᱜ ᱠᱚᱣᱟ ᱩᱱᱠᱩ ᱴᱷᱮᱱ ᱠᱷᱚᱱ ᱦᱚᱸ ᱠᱩᱞᱤ ᱵᱩᱡᱷᱟᱹᱣ ᱫᱚ ᱵᱟᱹᱱᱩᱜᱼᱟ

ᱢᱮᱱᱠᱷᱟᱱ ᱛᱤᱦᱤᱧ ᱪᱮᱭᱟᱨᱢᱮᱱ ᱱᱮᱛᱨᱤᱛᱛᱚ ᱛᱮ ᱱᱚᱣᱟ ᱯᱷᱤᱞᱰ ᱮ ᱵᱟᱹᱲᱤᱡ ᱠᱟᱱ ᱱᱩᱭ ᱫᱚ ᱱᱚᱰᱮᱱᱤᱡ ᱡᱚᱱᱢᱚ ᱥᱛᱷᱟᱱ ᱦᱚᱲ ᱫᱚ ᱵᱟᱝ ᱠᱟᱱᱟᱭ ᱱᱩᱭ ᱵᱮᱝᱜᱚᱞ ᱨᱮ ᱢᱤᱫᱴᱮᱱ ᱦᱚᱲ ᱠᱟᱱᱟᱭ ᱛᱤᱦᱤᱧ ᱚᱱᱟ ᱛᱤᱦᱤᱧ ᱚᱱᱟ ᱵᱮᱝᱜᱚᱞ ᱨᱮᱱ ᱦᱚᱲ ᱠᱟᱨᱚᱱ ᱛᱮᱜᱮ ᱛᱤᱦᱤᱧ ᱫᱚ ᱟᱥᱟᱢ ᱨᱮᱱ ᱦᱚᱲᱮ ᱵᱮᱵᱚᱦᱟᱨᱮᱫ ᱠᱚᱣᱟ ᱢᱟ ᱱᱚᱝᱠᱟᱛᱮ ᱠᱟᱹᱢᱤ ᱯᱮ ᱵᱟᱹᱲᱤᱡ ᱵᱮᱵᱚᱦᱟᱨ ᱠᱟᱛᱮ ᱠᱟᱹᱢᱤ ᱯᱮ ᱫᱟᱫᱟᱜᱤᱨᱤ ᱩᱫᱩᱜ ᱯᱮ ᱤᱧ ᱢᱤᱱᱟᱹᱧᱟ ᱚᱱᱠᱟᱱᱟᱜ ᱯᱚᱨᱤᱥᱛᱷᱤᱛᱤ ᱨᱮ ᱟᱹᱜᱩ ᱠᱟᱜᱼᱟ ᱛᱤᱦᱤᱧ ᱫᱚ ᱟᱞᱮ ᱫᱚ ᱵᱮᱝᱜᱚᱞᱤ ᱥᱟᱶᱛᱮ ᱡᱩᱫᱽᱫᱷᱚ ᱦᱚᱸ ᱵᱟᱹᱱᱩᱜ ᱛᱟᱞᱮᱭᱟ ᱵᱟᱹᱲᱤᱡ ᱵᱮᱵᱚᱦᱟᱨ ᱦᱚᱸ ᱵᱟᱹᱱᱩᱜ ᱛᱟᱞᱮᱭᱟ ᱩᱱᱠᱩ ᱦᱚᱸ ᱟᱞᱮᱨᱮᱱ ᱠᱷᱩᱫ ᱦᱚᱲ ᱠᱟᱱᱟ ᱠᱚ ᱨᱟᱭᱵᱚᱝᱥᱤ ᱦᱚᱸ ᱮᱴᱟᱜ ᱠᱚ ᱛᱤᱱᱟᱹᱜ ᱢᱮᱱᱟᱜ ᱠᱚ ᱠᱷᱩᱫ ᱦᱚᱲ ᱠᱟᱱᱟ ᱠᱚ ᱩᱱᱠᱩ ᱡᱟᱦᱟᱱᱟᱜ ᱯᱨᱳᱜᱨᱟᱢ ᱞᱮ ᱦᱩᱭ ᱦᱚᱪᱚᱭᱮᱫᱟ ᱦᱮᱡ ᱟᱠᱚ ᱠᱟᱱᱟᱞᱮ ᱟᱨ ᱠᱚ ᱵᱮᱱᱟᱣ ᱠᱟᱱᱟ ᱯᱨᱳᱜᱨᱟᱢ ᱠᱚ ᱦᱩᱭ ᱦᱚᱪᱚ ᱠᱚᱣᱟ ᱱᱚᱣᱟ ᱥᱟᱠᱥᱮᱥᱯᱷᱩᱞ ᱛᱚ ᱪᱤᱠᱟᱛᱮ ᱠᱟᱞᱤᱭᱟ ᱫᱚ ᱱᱚᱣᱟ ᱡᱤᱱᱤᱥᱮ ᱨᱚᱲ ᱫᱟᱲᱮᱭᱟᱜ ᱠᱟᱱᱟ ᱡᱮ ᱪᱮᱫ ᱠᱚᱞᱚᱱᱤ ᱛᱤᱱ ᱚᱯᱚᱢᱟᱱ ᱟᱠᱟᱫ ᱱᱚᱣᱟ ᱟᱨ ᱱᱚᱣᱟ ᱨᱮᱭᱟᱜ ᱫᱚ ᱤᱠᱟᱹ ᱵᱟᱹᱱᱩᱜᱼᱟ ᱱᱚᱣᱟ ᱨᱮᱭᱟᱜ ᱡᱚᱵᱟᱵ ᱮᱢᱚᱜ ᱛᱮᱜᱮ ᱦᱩᱭᱩᱜ ᱛᱟᱭᱟ ᱟᱨ ᱜᱚᱴᱟ ᱯᱷᱤᱞᱰ ᱮ ᱵᱟᱹᱲᱤᱡ ᱟᱠᱟᱫ ᱱᱚᱣᱟ ᱨᱮᱭᱟᱜ ᱠᱷᱚᱛᱤᱯᱩᱨᱚᱱ ᱦᱚᱸ ᱮᱢᱚᱜ ᱦᱩᱭᱩᱜ ᱛᱟᱭᱟ ᱚᱠᱟᱴᱟᱜ ᱮ ᱚᱯᱚᱢᱟᱱ ᱟᱠᱟᱫ ᱠᱚᱞᱚᱱᱤ ᱨᱮᱭᱟᱜ ᱯᱷᱤᱞᱰ ᱱᱚᱣᱟ ᱨᱮᱭᱟᱜ ᱯᱩᱨᱟᱹ ᱱᱚᱣᱟ ᱠᱷᱚᱛᱤᱯᱩᱨᱚᱱ ᱮᱢ ᱦᱩᱭᱩᱜ ᱛᱟᱠᱚᱣᱟ ᱵᱟᱝᱠᱷᱟᱱ ᱱᱚᱣᱟ ᱨᱮᱭᱟᱜ ᱯᱚᱨᱤᱥᱛᱷᱤᱛᱤ ᱵᱷᱚᱭᱟᱵᱚᱦ ᱦᱩᱭᱩᱜᱼᱟ ᱢᱮᱱᱛᱮ ᱪᱮᱭᱟᱨᱢᱮᱱ ᱞᱮ ᱴᱷᱮᱴᱤᱝ ᱤᱫᱤ ᱠᱟᱱᱟ ᱟᱨ ᱱᱩᱭ ᱠᱟᱞᱤᱭᱟ ᱦᱚᱸᱞᱮ ᱴᱷᱮᱴᱤᱝ ᱤᱫᱤ ᱠᱟᱱᱟ ᱚᱠᱟᱴᱟᱜ ᱚᱛᱷᱚᱨᱤᱴᱤ ᱛᱮ ᱵᱮᱱᱟᱣ ᱠᱮᱫᱟ ᱱᱚᱣᱟ ᱫᱚ ᱟᱞᱮ ᱠᱚᱞᱚᱱᱤ ᱥᱮ ᱡᱚᱛᱚ ᱵᱚᱭᱦᱟ ᱠᱚᱣᱟᱜ ᱜᱮ ᱢᱤᱫᱴᱟᱝ ᱠᱷᱚᱛᱤᱠᱟᱨᱚᱠ ᱦᱩᱭ ᱠᱟᱱᱟ ᱵᱮᱝᱜᱚᱞᱤᱭᱟᱜ ᱦᱚᱸ ᱠᱷᱚᱛᱤ ᱦᱩᱭ ᱠᱟᱱᱟ ᱨᱟᱭᱵᱚᱝᱥᱤ ᱦᱚᱸ ᱠᱷᱚᱛᱤ ᱦᱩᱭ ᱠᱟᱱᱟ ᱦᱚᱲ ᱦᱚᱯᱚᱱᱟᱜ ᱦᱚᱸ ᱠᱷᱚᱛᱤ ᱦᱩᱭ ᱠᱟᱱᱟ ᱡᱮᱦᱮᱛᱩ ᱚᱱᱟ ᱯᱷᱤᱞᱰ ᱨᱮᱫᱚ ᱡᱚᱛᱚ ᱯᱨᱳᱜᱨᱟᱢ ᱦᱩᱭ ᱞᱟᱹᱜᱤᱫ ᱟᱞᱮ ᱞᱮ ᱟᱲᱟᱜ ᱟᱠᱚ ᱠᱟᱱᱟ